ᱫᱟᱱᱟᱝ ᱮᱱᱟᱭ ᱛᱟᱵᱚ ᱥᱮᱨᱮᱧ ᱥᱤᱝᱜᱟᱨ ᱫᱟᱫᱟ ᱵᱚᱥᱮᱱ ᱟᱹᱰᱤ ᱢᱟᱨᱟᱝ ᱜᱮ ᱥᱟᱱᱛᱟᱲ ᱯᱷᱤᱞᱢ ᱤᱱᱰᱟᱥᱴᱨᱤ ᱨᱮ ᱟᱵᱚ ᱫᱚ ᱵᱚᱞᱚ ᱥᱮᱱ ᱵᱚᱸᱜᱟ ᱞᱮᱠᱟ ᱜᱮᱪᱚᱭ ᱚᱯᱮᱞ ᱞᱮᱱᱟ ᱢᱤᱫ ᱵᱮᱲᱟ ᱜᱮ ᱟᱡ ᱥᱟᱶ ᱵᱚᱱ ᱧᱮᱯᱮᱞ ᱞᱮᱱᱟ ᱦᱟᱭ ᱨᱮ ᱥᱤᱨᱡᱚᱱᱤᱭᱟᱹ ᱱᱩᱱᱟᱹᱜ ᱪᱮᱢ ᱱᱤᱨᱢᱟᱭᱟ ᱦᱟᱭ ᱨᱮ ᱥᱮᱨᱢᱟ ᱪᱟᱸᱫᱚ ᱵᱟᱹᱱᱩᱜ ᱛᱟᱢᱟ ᱫᱟᱭᱟ ᱦᱟᱹᱥᱩᱨ ᱵᱟᱹᱜᱤᱭᱟᱫ ᱫᱮᱢ ᱟᱹᱣᱨᱤ ᱢᱩᱞᱩᱜ ᱨᱮᱜᱮ ᱤᱬᱤᱡ ᱵᱟᱹᱜᱤᱭᱟᱫ ᱫᱮᱢ ᱟᱹᱣᱨᱤ ᱡᱩᱞᱩᱜ ᱨᱮᱜᱮ ᱜᱚᱥᱚᱭᱮᱱᱟ ᱵᱟᱦᱟ ᱟᱹᱣᱨᱤ ᱵᱟᱦᱟᱜ ᱨᱮ ᱥᱟᱺᱜᱤᱧ ᱦᱚᱨ ᱫᱚ ᱥᱩᱨᱮᱱ ᱟᱹᱣᱨᱤ ᱞᱟᱦᱟᱜ ᱨᱮ ᱜᱟᱰᱟ ᱫᱟᱜ ᱫᱚ ᱦᱩᱱᱟᱹᱝᱮᱢ ᱮᱥᱮᱫ ᱫᱟᱲᱮᱭᱟᱜᱼᱟ ᱜᱩᱡᱩᱜ ᱵᱩᱨᱩ ᱫᱚ ᱪᱮᱠᱟᱢ ᱮᱥᱮᱫ ᱫᱟᱲᱮᱭᱟᱜᱼᱟ ᱡᱤᱵᱽ ᱡᱤᱭᱟᱹᱞᱤᱭᱟᱜ ᱜᱩᱡᱩᱜ ᱦᱩᱭᱩᱜ ᱜᱮᱭᱟ ᱥᱟᱦᱟ ᱥᱟᱺᱜᱤᱧᱚᱜ ᱛᱮᱦᱚᱸ ᱦᱤᱡᱩᱜ ᱦᱩᱭᱩᱜ ᱜᱮᱭᱟ ᱢᱚᱞᱚᱝ ᱨᱮᱱᱟᱜ ᱚᱞᱚᱱ ᱪᱟᱸᱫᱚ ᱵᱚᱸᱜᱟ ᱞᱤᱠᱷᱚᱱ ᱦᱩᱭᱩᱜ ᱨᱮᱱᱟᱜ ᱛᱟᱦᱮᱱ ᱠᱷᱟᱱ ᱫᱚ ᱦᱩᱭᱩᱜ ᱜᱮᱭᱟ ᱡᱚᱠᱷᱚᱱ ᱪᱟᱞᱟᱣ ᱮᱱᱟᱢ ᱟᱹᱰᱤ ᱥᱟᱺᱜᱤᱧ ᱢᱮᱱᱟᱢ ᱨᱮᱦᱚᱸ ᱦᱟᱱᱟ ᱯᱩᱨᱤ ᱨᱮ ᱪᱟᱸᱫᱚ ᱵᱚᱸᱜᱟᱭ ᱥᱮᱯᱮᱧ ᱠᱟᱢ ᱢᱟ ᱟᱢ ᱫᱚ ᱥᱚᱱᱟ ᱛᱷᱟᱹᱨᱤ ᱨᱮ ᱥᱮᱱᱚᱜ ᱨᱮᱱᱟᱜ ᱛᱟᱢ ᱛᱟᱦᱮᱸ ᱠᱟᱱᱟ ᱯᱟᱞᱮᱱ ᱵᱟᱝ ᱞᱮ ᱴᱟᱨᱦᱟᱣ ᱞᱮᱫ ᱢᱮ ᱱᱤᱛᱚᱜ ᱫᱷᱟᱹᱵᱤᱡ ᱦᱚᱸ ᱫᱤᱥᱚᱢ ᱦᱚᱲᱛᱮ ᱟᱢ ᱞᱮ ᱥᱟᱨᱦᱟᱣᱮᱫ ᱢᱮ ᱮᱨᱟ ᱦᱚᱯᱚᱱ ᱡᱚᱛᱚ ᱠᱚ ᱛᱟᱦᱮᱸᱭᱮᱱ ᱴᱩᱣᱟᱹᱨ ᱡᱟᱭᱡᱩᱜᱮᱢ ᱵᱟᱹᱜᱤᱭᱟᱫ ᱟᱢ ᱫᱚ ᱚᱲᱟᱜ ᱫᱩᱣᱟᱹᱨ ᱫᱩᱠ ᱜᱮ ᱫᱚᱨᱭᱟᱭᱮᱱ ᱡᱟᱞᱟ ᱜᱮ ᱡᱟᱞᱟᱢᱟᱫ ᱢᱮ ᱫᱤᱥᱚᱢ ᱯᱟᱲᱟ ᱦᱚᱲᱛᱮ ᱟᱢ ᱫᱚᱞᱮ ᱥᱟᱞᱟᱢᱟᱫ ᱢᱮ ᱟᱢᱟᱜ ᱥᱮᱨᱮᱧ ᱨᱟᱦᱟᱛᱮ ᱦᱚᱲᱟᱜ ᱡᱤᱣᱤᱢ ᱡᱤᱭᱟᱹᱲ ᱞᱮᱜᱼᱟ ᱫᱩᱠ ᱟᱠᱟᱱ ᱦᱚᱲᱟᱜ ᱢᱚᱱᱮᱢ ᱨᱟᱹᱥᱠᱟᱹ ᱨᱩᱣᱟᱹᱲ ᱞᱮᱜᱼᱟ ᱟᱢᱟᱜ ᱠᱟᱛᱷᱟ ᱞᱮ ᱩᱭᱦᱟᱹᱨ ᱡᱚᱨᱚᱜ ᱦᱤᱰᱤᱨ ᱦᱤᱰᱤᱨ ᱢᱮᱫ ᱫᱟᱜ ᱚᱱᱛᱚᱨ ᱟᱛᱢᱟ ᱨᱮᱞᱮ ᱛᱷᱟᱯᱚᱱ ᱠᱟᱢᱟ ᱦᱤᱲᱤᱧ ᱢᱮᱭᱟᱞᱮ ᱪᱮᱫᱟᱜ ᱟᱢ ᱫᱚ ᱵᱟᱹᱱᱩᱜ ᱢᱮ ᱨᱮᱦᱚᱸ ᱥᱮᱨᱮᱧ ᱛᱟᱢ ᱵᱟᱧᱪᱟᱣ ᱢᱮᱱᱟᱜᱼᱟ ᱟᱢ ᱫᱚᱢ ᱥᱟᱦᱟᱭᱮᱱ ᱨᱮᱦᱚᱸ ᱠᱟᱞᱟ ᱠᱤᱨᱛᱤ ᱛᱟᱢ ᱥᱟᱧᱪᱟᱣ ᱢᱮᱱᱟᱜᱼᱟ ᱢᱟ ᱛᱚᱵᱮ ᱡᱚᱛᱚ ᱠᱷᱚᱱ ᱫᱟᱭᱟ ᱢᱮᱥᱟ ᱤᱧ ᱥᱩᱨᱟᱹᱭ ᱵᱟᱥᱠᱮ ᱯᱟᱥᱴᱟ ᱥᱮᱫ ᱠᱷᱚᱱ ᱡᱚᱦᱟᱨ